ᱦᱟᱭ ᱯᱷᱨᱮᱱᱰ ᱟᱥᱚᱜ ᱠᱟᱹᱱᱟᱹᱧ ᱥᱟᱱᱟᱢ ᱠᱚᱜᱮ ᱱᱟᱯᱟᱭ ᱜᱮ ᱢᱮᱱᱟᱜ ᱵᱚᱱᱟ ᱟᱨ ᱥᱟᱹᱜᱩᱱ ᱫᱟᱨᱟᱢ ᱢᱮᱱᱟᱜᱼᱟ ᱱᱚᱣᱟ ᱦᱮᱢᱵᱨᱚᱢ ᱵᱟᱠᱚᱞ ᱤᱭᱩᱴᱤᱭᱩᱵᱽ ᱪᱮᱱᱮᱞ ᱨᱮ ᱛᱚ ᱢᱮᱱᱠᱷᱟᱱ ᱵᱚᱭᱦᱟ ᱠᱚ ᱛᱮᱦᱮᱧ ᱦᱚᱸ ᱢᱤᱫ ᱱᱟᱣᱟ ᱵᱷᱤᱰᱤᱭᱳ ᱠᱚ ᱟᱛᱮ ᱟᱯᱮ ᱠᱚ ᱥᱚᱢᱚᱭ ᱨᱮ ᱦᱮᱡ ᱥᱮᱴᱮᱨ ᱦᱩᱭ ᱟᱠᱟᱱᱟ ᱟᱹᱰᱤ ᱤᱱᱴᱟᱨᱮᱥᱴᱤᱝ ᱵᱷᱤᱰᱤᱭᱳ ᱟᱛᱮ ᱛᱮᱦᱮᱧ ᱱᱚᱣᱟ ᱵᱷᱤᱰᱤᱭᱳ ᱨᱮ ᱦᱮᱡ ᱥᱮᱴᱮᱨ ᱦᱩᱭ ᱟᱠᱟᱱᱟ ᱢᱮᱱᱮᱠ ᱱᱟᱦᱟᱜ ᱡᱩᱜᱽ ᱨᱮᱱ ᱜᱤᱫᱽᱨᱟᱹ ᱠᱚ ᱚᱠᱟ ᱞᱮᱠᱟ ᱟᱠᱚ ᱟᱪᱟᱨ ᱵᱮᱵᱚᱦᱟᱨ ᱛᱟᱠᱚ ᱚᱱᱟ ᱠᱚ ᱪᱮᱛᱟᱱ ᱨᱮᱜᱮ ᱱᱚᱣᱟ ᱵᱷᱤᱰᱤᱭᱳ ᱫᱚ ᱛᱮᱭᱟᱨ ᱦᱩᱭ ᱟᱠᱟᱱᱟ ᱛᱚ ᱢᱮᱱᱠᱷᱟᱱ ᱵᱚᱭᱦᱟ ᱠᱚ ᱱᱚᱣᱟ ᱵᱷᱤᱰᱤᱭᱳ ᱡᱩᱫᱤ ᱨᱟᱹᱥᱠᱟᱹ ᱯᱮ ᱵᱩᱡᱷᱟᱹᱣᱟ ᱚᱵᱚᱥᱥᱳᱭ ᱚᱵᱚᱥᱥᱳᱭ ᱱᱚᱣᱟ ᱦᱮᱢᱵᱨᱚᱢ ᱵᱟᱠᱚᱞ ᱤᱭᱩᱴᱤᱭᱩᱵᱽ ᱪᱮᱱᱮᱞ ᱥᱟᱵᱥᱠᱨᱟᱭᱤᱵᱽ ᱫᱚ ᱮᱠᱫᱚᱢ ᱟᱞᱚᱯᱮ ᱦᱤᱲᱤᱧᱟ ᱟᱨ ᱦᱮᱸ ᱟᱯᱮ ᱨᱮᱱ ᱜᱟᱛᱮ ᱠᱚᱦᱚᱸ ᱱᱚᱣᱟ ᱵᱷᱤᱰᱭᱳ ᱡᱩᱫᱤ ᱧᱮᱞᱛᱮ ᱵᱷᱟᱜᱮ ᱯᱮ ᱵᱩᱡᱷᱟᱹᱣ ᱠᱷᱟᱱ ᱩᱱᱠᱩ ᱦᱚᱸ ᱥᱮᱭᱟᱨ ᱠᱟᱛᱮ ᱧᱮᱞ ᱦᱚᱪᱚ ᱠᱚᱛᱟ ᱵᱚᱱ ᱯᱮ ᱟᱨ ᱚᱠᱟ ᱞᱮᱠᱟ ᱵᱩᱡᱷᱟᱹᱣ ᱮᱱᱟ ᱟᱨ ᱛᱟᱭᱚᱢ ᱫᱟᱨᱟᱢ ᱚᱠᱟ ᱞᱮᱠᱟᱱ ᱵᱷᱤᱰᱭᱳ ᱠᱚ ᱛᱮᱭᱟᱨ ᱦᱩᱭᱩᱜᱼᱟ ᱱᱤᱭᱟᱹ ᱦᱚᱸ ᱞᱟᱛᱟᱨ ᱨᱮ ᱠᱚᱢᱮᱱᱴ ᱵᱚᱠᱥ ᱨᱮ ᱠᱚᱢᱮᱱᱴ ᱠᱟᱛᱮ ᱞᱟᱹᱭ ᱛᱟᱵᱚᱱ ᱯᱮ ᱛᱚ ᱢᱟ ᱮᱱᱠᱷᱟᱱ ᱛᱮᱦᱮᱧᱟᱜ ᱵᱷᱤᱰᱭᱳ ᱵᱚᱱ ᱮᱛᱚᱦᱚᱵ ᱞᱮᱜᱮ ᱛᱚ ᱢᱟ ᱮᱱᱠᱷᱟᱱ ᱛᱮᱦᱮᱧᱟᱜ ᱱᱚᱣᱟ ᱵᱷᱤᱰᱭᱳ ᱨᱮ ᱪᱮᱫ ᱞᱮᱠᱟ ᱯᱮ ᱵᱩᱡᱷᱟᱹᱣᱟ ᱚᱵᱚᱥᱥᱳᱭ ᱚᱵᱚᱥᱥᱳᱭ ᱞᱟᱭᱤᱠ ᱥᱮᱭᱟᱨ ᱠᱚᱢᱮᱱᱴ ᱟᱨ ᱥᱟᱵᱥᱠᱨᱟᱭᱤᱵ ᱫᱚ ᱮᱠᱫᱚᱢ ᱟᱞᱚᱯᱮ ᱦᱤᱲᱤᱧ ᱛᱟᱵᱚᱱᱟ ᱪᱚᱞᱚ ᱮᱱᱠᱷᱟᱱ ᱵᱚᱱ ᱮᱦᱚᱵ ᱞᱮᱜᱮ ᱛᱮᱦᱮᱧᱟᱜ ভিডিঅ'
ᱪᱮᱞᱮ ᱵᱮᱴᱟ ᱛᱮᱦᱮᱧ ᱫᱚ ᱟᱹᱰᱤ ᱩᱥᱟᱹᱨᱟ ᱥᱠᱩᱞ ᱠᱷᱚᱱᱮᱢ ᱦᱮᱡ ᱮᱱ ᱫᱚ ᱥᱮ ᱥᱠᱩᱞ ᱵᱟᱝ ᱦᱩᱭ ᱟᱠᱟᱱ ᱛᱟᱯᱮᱭᱟ ᱪᱮᱫ ᱦᱚᱸ ᱵᱟᱹᱧ ᱵᱩᱡᱷᱟᱹᱣ ᱫᱟᱲᱮᱭᱟᱜ ᱠᱟᱱ ᱫᱚ ᱟᱢᱟᱜ ᱠᱟᱛᱷᱟ ᱫᱚ ᱟᱹᱰᱤ ᱩᱥᱟᱹᱨᱟ ᱜᱮᱢ ᱦᱮᱡ ᱮᱱ ᱫᱚ ᱢᱟᱥᱮ ᱞᱟᱹᱭ ᱜᱚᱫ ᱟᱹᱧ ᱢᱮ ᱪᱮᱫ ᱪᱤᱠᱟᱹ ᱟᱠᱟᱱᱟ ᱵᱟᱵᱟ ᱵᱟᱵᱟ ᱟᱢ ᱫᱚ ᱪᱮᱫᱟᱜ ᱤᱥᱠᱩᱞ ᱵᱟᱢ ᱪᱟᱞᱟᱣ ᱟᱠᱟᱱᱟ ᱟᱢ ᱤᱥᱠᱩᱞ ᱵᱟᱢ ᱪᱟᱞᱟᱣ ᱟᱠᱟᱱ ᱛᱮ ᱟᱹᱰᱤᱧ ᱩᱭᱦᱟᱹᱨ ᱞᱮᱫ ᱢᱮ ᱛᱟᱦᱮᱸᱫ ᱟᱨ ᱚᱱᱟ ᱠᱷᱟᱹᱛᱤᱨ ᱛᱮ ᱤᱧ ᱫᱚ ᱩᱠᱩ ᱩᱠᱩ ᱛᱮ ᱢᱟᱥᱴᱟᱨ ᱵᱟᱝ ᱞᱟᱹᱭ ᱦᱚᱴᱚ ᱠᱟᱛᱮ ᱤᱥᱠᱩᱞ ᱠᱷᱚᱱ ᱚᱲᱟᱜ ᱤᱧ ᱫᱟᱹᱲ ᱟᱠᱟᱫᱟ ᱦᱮᱸ ᱵᱟᱵᱟ ᱢᱟᱥᱮ ᱞᱟᱹᱭ ᱢᱮ ᱟᱢ ᱫᱚ ᱪᱮᱫᱟᱜ ᱤᱥᱠᱩᱞ ᱛᱮ ᱯᱟᱲᱦᱟᱣ ᱵᱟᱢ ᱪᱟᱞᱟᱣ ᱞᱮᱱᱟ ᱮᱭᱟ ᱵᱮᱴᱟ ᱤᱧ ᱫᱚ ᱟᱨᱦᱚᱸ ᱱᱮᱛᱟᱨ ᱤᱥᱠᱩᱞᱤᱧ ᱪᱟᱞᱟᱜᱼᱟ ᱮᱭᱟ ᱤᱧ ᱫᱚ ᱠᱟᱹᱢᱤᱧ ᱪᱟᱞᱟᱜᱼᱟ ᱵᱮᱴᱟ ᱠᱟᱹᱢᱤᱧ ᱪᱟᱞᱟᱜᱼᱟ ᱟᱨ ᱟᱢ ᱫᱚ ᱤᱥᱠᱩᱞ ᱪᱟᱞᱟᱜ ᱛᱟᱞᱟᱝ ᱢᱮ ᱤᱧᱟᱹᱜ ᱠᱤ ᱱᱤᱛᱚᱜ ᱥᱠᱩᱞ ᱪᱟᱞᱟᱣ ᱵᱚᱭᱮᱥ ᱠᱟᱱ ᱛᱤᱧᱟᱹ ᱱᱤᱛᱚᱜ ᱫᱚ ᱤᱧᱟᱹᱜ ᱠᱟᱹᱢᱤ ᱵᱚᱭᱮᱥ ᱠᱟᱱ ᱛᱤᱧᱟᱹ ᱤᱧ ᱠᱟᱹᱢᱤ ᱠᱟᱛᱮ ᱯᱩᱭᱥᱟᱹᱧ ᱡᱚᱜᱟᱲᱟ ᱟᱨ ᱟᱢ ᱥᱠᱩᱞ ᱪᱟᱞᱟᱜ ᱛᱟᱞᱟᱝ ᱢᱮ ᱦᱳᱭ ᱥᱮ ᱵᱟᱵᱟ ᱵᱟᱵᱟ ᱟᱢᱟᱜ ᱡᱩᱫᱤ ᱥᱠᱩᱞ ᱪᱟᱞᱟᱜ ᱵᱚᱭᱮᱥ ᱵᱟᱝ ᱠᱟᱱ ᱛᱟᱢ ᱠᱷᱟᱱ ᱤᱧᱟᱹᱜ ᱦᱚᱸ ᱵᱟᱵᱟ ᱥᱠᱩᱞ ᱪᱟᱞᱟᱜ ᱵᱚᱭᱮᱥ ᱵᱟᱝ ᱠᱟᱱ ᱛᱤᱧᱟᱹ ᱪᱮᱫᱟᱜ ᱥᱮ ᱤᱧ ᱦᱚᱸ ᱟᱢ ᱥᱟᱶ ᱠᱟᱹᱢᱤᱧ ᱪᱟᱞᱟᱜᱼᱟ ᱟᱨ ᱤᱧ ᱠᱟᱹᱢᱤ ᱠᱟᱛᱮ ᱢᱤᱫᱴᱟᱝ ᱢᱚᱴᱚᱨ ᱥᱟᱭᱠᱮᱞ ᱦᱟᱛᱟᱣᱟᱹᱧ ᱮᱭᱟ ᱵᱮᱴᱟ ᱟᱢᱟᱜ ᱫᱚ ᱱᱤᱛᱚᱜ ᱤᱥᱠᱩᱞ ᱪᱟᱞᱟᱜ ᱵᱚᱭᱮᱥ ᱠᱟᱱ ᱛᱟᱢᱟ ᱱᱤᱛᱚᱜ ᱫᱚ ᱠᱟᱹᱢᱤ ᱪᱟᱞᱟᱜ ᱵᱚᱭᱮᱥ ᱫᱚ ᱵᱟᱝ ᱠᱟᱱ ᱛᱟᱢᱟ ᱭᱟ ᱵᱮᱴᱟ ᱟᱨ ᱢᱟᱥᱮ ᱞᱟᱹᱭ ᱜᱚᱫ ᱟᱹᱧ ᱢᱮ ᱟᱢ ᱠᱟᱹᱢᱤ ᱪᱟᱞᱟᱣ ᱠᱟᱛᱮ ᱡᱮᱢ ᱞᱟᱹᱭᱮᱫ ᱫᱚ ᱢᱚᱴᱚᱨ ᱥᱟᱭᱠᱮᱞ ᱮᱢ ᱦᱟᱛᱟᱣᱟ ᱟᱫᱚ ᱢᱚᱴᱚᱨ ᱥᱟᱭᱠᱮᱞ ᱫᱚ ᱪᱮᱫ ᱞᱟᱹᱜᱤᱫ ᱮᱢ ᱦᱟᱛᱟᱣᱟ ᱵᱮᱴᱟ ᱢᱟᱥᱮ ᱞᱟᱹᱭ ᱟᱹᱧ ᱢᱮ ᱤᱧ ᱢᱟ ᱟᱢᱟᱜ ᱪᱮᱫ ᱠᱟᱛᱷᱟ ᱦᱚᱸ ᱵᱟᱝᱤᱧ ᱵᱩᱡᱷᱟᱹᱣ ᱫᱟᱲᱮᱭᱟᱜ ᱠᱟᱱᱟ ᱵᱟᱵᱟ ᱤᱧ ᱟᱢ ᱴᱷᱮᱱ ᱠᱟᱹᱢᱤᱧ ᱪᱟᱞᱟᱜᱼᱟ ᱟᱨ ᱠᱟᱹᱢᱤ ᱠᱟᱛᱮ ᱯᱚᱭᱥᱟ ᱟᱹᱰᱤ ᱩᱛᱟᱹᱨ ᱦᱩᱭ ᱞᱮᱱ ᱛᱤᱧ ᱠᱷᱟᱱ ᱢᱚᱴᱚᱨ ᱥᱟᱭᱠᱮᱞ ᱫᱚ ᱱᱚᱣᱟ ᱠᱷᱟᱹᱛᱤᱨ ᱜᱤᱧ ᱦᱟᱛᱟᱣᱟ ᱵᱩᱡᱷᱟᱹᱣ ᱠᱮᱫᱟᱢ ᱵᱟᱵᱟ ᱱᱮᱛᱟᱨ ᱫᱚ ᱢᱚᱴᱚᱨ ᱥᱟᱭᱠᱮᱞ ᱵᱟᱝᱠᱷᱟᱱ ᱚᱠᱚᱭ ᱠᱩᱲᱤ ᱦᱚᱸ ᱵᱟᱝ ᱠᱚᱭᱚᱜ ᱟᱹᱱᱤᱡ ᱠᱟᱱᱟ ᱟᱨ ᱚᱱᱟᱛᱮᱧ ᱞᱟᱹᱭᱟᱢ ᱠᱟᱱᱟ ᱵᱟᱵᱟ ᱤᱧ ᱫᱚ ᱢᱚᱴᱚᱨ ᱥᱟᱭᱠᱮᱞᱤᱧ ᱦᱟᱛᱟᱣᱟ ᱟᱨ ᱵᱟᱠᱷᱟᱱ ᱦᱟᱯᱮᱱ ᱫᱤᱱ ᱤᱧ ᱫᱚ ᱚᱠᱚᱭ ᱠᱩᱲᱤ ᱦᱚᱸ ᱵᱟᱠᱚ ᱠᱚᱭᱚᱜ ᱟᱹᱧᱟ ᱠᱚ ᱚᱠᱚᱭ ᱠᱚᱲᱟ ᱠᱚᱣᱟᱜ ᱢᱚᱴᱚᱨ ᱥᱟᱭᱠᱮᱞ ᱦᱮᱱᱟᱜᱼᱟ ᱩᱱᱠᱩ ᱠᱚᱲᱟ ᱥᱟᱝᱜᱮ ᱠᱚ ᱠᱩᱲᱤ ᱠᱚ ᱟᱺᱜᱤᱨᱚᱜᱼᱟ ᱢᱮᱱᱠᱷᱟᱱ ᱤᱧ ᱥᱟᱝ ᱫᱚ ᱵᱟᱝ ᱫᱷᱮᱴ ᱛᱮᱨᱤᱠᱟ ᱮᱭᱟ ᱵᱚᱱᱴᱟ ᱦᱟᱯᱮ ᱦᱟᱯᱮ ᱦᱟᱯᱮ ᱛᱷᱤᱨᱚᱜ ᱢᱮ ᱛᱷᱤᱨᱚᱜ ᱢᱮ ᱱᱤᱛᱚᱜ ᱫᱚᱢ ᱵᱟᱲᱟᱭ ᱠᱮᱫᱟ ᱟᱢᱟᱜ ᱫᱚ ᱯᱟᱲᱦᱟᱣ ᱵᱚᱭᱮᱥ ᱠᱟᱱ ᱛᱟᱢᱟ ᱟᱨ ᱱᱚᱣᱟ ᱯᱟᱲᱦᱟᱣ ᱵᱚᱭᱮᱥ ᱨᱮᱫᱚ ᱟᱢ ᱫᱚ ᱦᱟᱱᱟ ᱱᱟᱣᱟ ᱮᱠᱫᱚᱢ ᱟᱞᱚᱢ ᱩᱭᱦᱟᱹᱨᱟ ᱵᱩᱡᱷᱟᱹᱣ ᱠᱮᱫᱟᱢ ᱟᱢ ᱫᱚ ᱥᱩᱫᱷᱩ ᱦᱟᱱᱟ ᱱᱟᱣᱟ ᱩᱭᱦᱟᱹᱨ ᱩᱭᱦᱟᱹᱨ ᱛᱮᱜᱮ ᱮᱠᱫᱚᱢ ᱢᱚᱥᱛᱟᱱ ᱪᱟᱵᱟ ᱜᱚᱫ ᱟᱠᱟᱱᱟ ᱵᱩᱡᱷᱟᱹᱣ ᱠᱮᱫᱟᱢ ᱟᱢ ᱪᱮᱫ ᱠᱚ ᱥᱠᱩᱞ ᱠᱚᱨᱮ ᱯᱟᱲᱦᱟᱜ ᱠᱟᱱᱟ ᱢᱟ ᱱᱤᱛᱚᱜ ᱜᱮ ᱫᱮᱱ ᱴᱷᱤᱠ ᱴᱷᱟᱠ ᱞᱟᱹᱭᱟᱹᱧ ᱢᱮ ᱪᱮᱫᱟᱜ ᱥᱮ ᱟᱢ ᱢᱟᱥᱴᱟᱨ ᱟᱢᱟᱜ ᱯᱚᱲᱟ ᱠᱚ ᱵᱟᱭ ᱥᱟᱵ ᱟᱠᱟᱫ ᱢᱮᱛᱮ ᱟᱹᱰᱤ ᱮᱠᱫᱚᱢᱮᱢ ᱯᱷᱟᱹᱭ ᱯᱚᱨᱢᱟᱥ ᱜᱚᱫ ᱟᱠᱟᱫᱟ ᱢᱮᱱᱠᱷᱟᱱ ᱤᱧ ᱫᱚ ᱵᱟᱞᱟᱝ ᱟᱲᱟᱜ ᱜᱚᱫ ᱢᱮᱭᱟ ᱫᱮᱱ ᱪᱮᱫ ᱠᱚ ᱥᱠᱩᱞ ᱛᱮ ᱦᱚᱞᱟ ᱢᱟᱫᱷᱮᱨ ᱨᱮᱢ ᱯᱟᱲᱦᱟᱣ ᱠᱟᱱᱟ ᱱᱤᱛ ᱜᱮ ᱚᱱᱟ ᱜᱷᱤᱲ ᱜᱷᱤᱲ ᱞᱟᱹᱭ ᱜᱚᱫ ᱟᱹᱧ ᱢᱮ ᱟᱨ ᱵᱟᱝᱠᱷᱟᱱ ᱫᱟᱞ ᱛᱮ ᱫᱮᱭᱟ ᱦᱟᱛᱟᱝ ᱞᱟᱝ ᱚᱨ ᱛᱟᱢᱟ ᱫᱮᱱ ᱞᱚᱜᱚᱱ ᱞᱟᱹᱭ ᱜᱚᱫ ᱟᱹᱧ ᱢᱮ ᱦᱮᱸ ᱵᱟᱵᱟ ᱛᱟᱦᱚᱞᱮ ᱤᱧ ᱫᱚ ᱪᱷᱟᱹᱞᱤ ᱪᱷᱟᱹᱞᱤ ᱜᱮ ᱟᱹᱞᱤᱡ ᱢᱟᱥᱴᱟᱨ ᱞᱮᱠᱟ ᱟᱢ ᱦᱚᱸ ᱱᱤᱛᱚᱜ ᱱᱚᱰᱮ ᱯᱟᱞᱦᱟᱢ ᱞᱟᱹᱭ ᱦᱚᱪᱚᱧᱟ ᱦᱳᱭ ᱱᱤᱛᱚᱜ ᱜᱮ ᱥᱠᱩᱞ ᱠᱚᱨᱮ ᱪᱮᱫ ᱦᱚᱞᱟ ᱢᱟᱫᱷᱮᱨ ᱨᱮᱢ ᱯᱟᱲᱦᱟᱣ ᱠᱟᱱᱟ ᱚᱱᱟ ᱠᱚᱜᱮ ᱱᱤᱛᱚᱜ ᱜᱮ ᱞᱟᱹᱭ ᱜᱚᱫ ᱟᱹᱧ ᱢᱮ ᱫᱮᱱ ᱫᱮᱱ ᱟᱫᱚ ᱵᱟᱵᱟ ᱧᱮᱞ ᱠᱟᱛᱮ ᱪᱮ ᱵᱟᱝ ᱧᱮᱞ ᱠᱟᱛᱮᱧ ᱞᱟᱹᱭᱟ ᱟᱢ ᱫᱚ ᱱᱤᱛᱚᱜ ᱜᱮ ᱵᱟᱝ ᱧᱮᱞᱛᱮ ᱡᱚᱛᱚ ᱠᱤᱪᱷᱩ ᱞᱟᱹᱭ ᱜᱚᱫ ᱟᱹᱧ ᱢᱮ ᱪᱮᱫ ᱠᱚᱢ ᱯᱟᱲᱦᱟᱣ ᱟᱠᱟᱱᱟ ᱩᱥᱟᱹᱨᱟ ᱞᱟᱹᱭ ᱟᱹᱧ ᱢᱮ ᱢᱟ ᱛᱚᱵᱮ ᱵᱟᱵᱟ ᱟᱸᱡᱚᱢ ᱢᱮ ᱤᱥᱠᱩᱞ ᱨᱮ ᱪᱮᱫ ᱠᱚᱧ ᱯᱟᱲᱦᱟᱣ ᱟᱠᱟᱱᱟ ᱚᱱᱟ ᱜᱮᱞᱟᱝ ᱞᱟᱹᱭᱟᱢ ᱠᱟᱱᱟ ᱚ ᱟ ᱟ ᱤᱧ ᱵᱟᱵᱟᱣᱟᱜ ᱵᱚᱦᱚᱜ ᱩᱵ ᱞᱚ ᱟ ᱚ ᱟ ᱤᱧ ᱵᱟᱵᱟᱣᱟᱜ ᱵᱚᱦᱚᱜ ᱩᱵ ᱞᱚ ᱟ ᱚ ᱟ ᱤᱧ ᱵᱟᱵᱟᱣᱟᱜ ᱵᱚᱦᱚᱜ ᱩᱵ ᱞᱚ ᱟ ᱭᱟ ᱮ ᱵᱮᱴᱟ ᱱᱚᱝᱠᱟ ᱫᱚ ᱪᱮᱫ ᱮᱢ ᱯᱟᱲᱦᱟᱜ ᱠᱟᱱᱟ ᱭᱟ ᱤᱧᱟᱹᱜ ᱵᱚᱦᱚᱜ ᱠᱚᱜᱮᱢ ᱞᱚᱞᱚ ᱪᱟᱵᱟ ᱠᱮᱫ ᱛᱤᱧᱟ ᱪᱮᱫ ᱞᱮᱠᱟ ᱱᱚᱣᱟ ᱯᱟᱲᱦᱟᱣ ᱠᱚ ᱛᱟᱢᱭᱟ ᱟᱢ ᱵᱷᱟᱜᱮ ᱴᱷᱤᱠ ᱵᱟᱢ ᱯᱟᱲᱦᱟᱣ ᱫᱟᱲᱮᱭᱟᱜ ᱠᱟᱱᱟ ᱫᱟᱫᱟ ᱤᱧ ᱫᱚ ᱱᱚᱝᱠᱟ ᱜᱮ ᱯᱟᱲᱦᱟᱣ ᱤᱧ ᱵᱟᱰᱟᱭᱟ ᱤᱧ ᱡᱩᱫᱤ ᱵᱟᱝ ᱫᱟᱲᱮᱭᱟᱜ ᱠᱟᱱ ᱠᱷᱟᱱ ᱵᱟᱵᱟ ᱛᱟᱦᱞᱮ ᱢᱟ ᱟᱢ ᱜᱮ ᱞᱟᱹᱭᱟᱹᱧ ᱢᱮ ᱚᱠᱟ ᱞᱮᱠᱟᱧ ᱯᱟᱲᱦᱟᱜᱼᱟ ᱦᱳᱭ ᱛᱟᱦᱞᱮ ᱢᱟ ᱵᱷᱟᱜᱮ ᱴᱷᱤᱠ ᱟᱸᱡᱚᱢ ᱛᱟᱞᱟᱝ ᱢᱮ ᱤᱧ ᱪᱮᱫ ᱠᱚᱧ ᱞᱟᱹᱭᱟ ᱟᱢ ᱦᱚᱸ ᱚᱱᱠᱟ ᱜᱮ ᱞᱟᱹᱭ ᱢᱮ ᱵᱩᱡᱷᱟᱹᱣ ᱠᱮᱫᱟᱢ ᱢᱟ ᱞᱟᱹᱭ ᱢᱮ ᱚ ᱢᱟ ᱞᱟᱹᱭ ᱢᱮ ᱚ ᱭᱟ ᱵᱮᱴᱟ ᱟᱨᱦᱚᱸ ᱡᱮ ᱮᱢ ᱞᱟᱹᱭ ᱠᱮᱫᱟ ᱚᱠᱟ ᱞᱮᱠᱟᱢ ᱞᱟᱹᱭ ᱫᱟ ᱵᱷᱟᱜᱮ ᱴᱷᱤᱠ ᱞᱟᱹᱭ ᱛᱟᱞᱟᱝ ᱢᱮ ᱵᱟᱵᱟ ᱟᱢ ᱜᱮᱛᱚ ᱞᱟᱹᱭ ᱠᱮᱫᱟᱢ ᱤᱧ ᱚᱠᱟ ᱞᱮᱠᱟᱧ ᱞᱟᱹᱭᱟ ᱟᱢ ᱦᱚᱸ ᱚᱱᱠᱟ ᱜᱮ ᱞᱟᱹᱭ ᱢᱮ ᱟᱢ ᱜᱮᱛᱚᱢ ᱞᱟᱹᱭ ᱠᱮᱫᱟ ᱵᱟᱵᱟ ᱢᱟ ᱞᱟᱹᱭ ᱢᱮ ᱚ ᱟᱫᱚ ᱤᱧ ᱦᱚᱸ ᱚᱱᱟᱛᱮᱧ ᱞᱟᱹᱭ ᱠᱮᱫᱟ ᱢᱟ ᱞᱟᱹᱭ ᱢᱮ ᱚ ᱚ ᱦᱚᱸ ᱦᱚᱸ ᱨᱮ ᱪᱮᱫ ᱤᱧ ᱞᱟᱹᱭᱟᱢᱟ ᱵᱮᱴᱟ ᱟᱢ ᱞᱮᱠᱟᱱ ᱜᱤᱫᱽᱨᱟᱹ ᱡᱟᱱᱟᱢ ᱠᱟᱛᱮ ᱤᱧᱟᱹᱜ ᱫᱚ ᱵᱚᱦᱚᱜ ᱜᱮ ᱠᱷᱟᱨᱟᱯ ᱪᱟᱵᱟ ᱟᱠᱟᱱ ᱛᱤᱧᱟ ᱵᱩᱡᱷᱟᱹᱣ ᱠᱮᱫᱟᱢ ᱵᱮᱴᱟ ᱟᱢ ᱞᱮᱠᱟᱱ ᱜᱤᱫᱽᱨᱟᱹ ᱫᱚ ᱵᱟᱹᱧ ᱡᱟᱱᱟᱢ ᱞᱮᱠᱚ ᱠᱷᱟᱱ ᱜᱮ ᱵᱷᱟᱜᱮ ᱛᱤᱧ ᱛᱟᱦᱮᱸ ᱠᱚᱜᱼᱟ ᱥᱟᱱᱛᱤ ᱛᱤᱧ ᱛᱟᱦᱮᱸ ᱠᱚᱜᱼᱟ ᱵᱟᱵᱟ ᱟᱢᱟᱢ ᱞᱟᱹᱭ ᱠᱮᱫᱟ ᱟᱢ ᱤᱧᱮᱢ ᱡᱟᱱᱟᱢ ᱞᱤᱫᱤᱧᱟ ᱢᱮᱱᱠᱷᱟᱱ ᱵᱟᱵᱟ ᱢᱟᱛᱮ ᱞᱟᱹᱭ ᱢᱮ ᱟᱢ ᱫᱚ ᱚᱠᱚᱭ ᱡᱟᱱᱟᱢ ᱞᱮᱫ ᱢᱮᱛᱮ ᱭᱟ ᱮ ᱵᱮᱴᱟ ᱤᱧ ᱫᱚ ᱟᱫᱚ ᱚᱠᱚᱭ ᱡᱟᱱᱟᱢᱤᱧᱟ ᱭᱟ ᱤᱧ ᱟᱭᱳ ᱤᱧᱮ ᱡᱟᱱᱟᱢ ᱟᱠᱟᱫᱤᱧᱟᱭ ᱫᱟᱫᱟ ᱟᱢ ᱡᱩᱫᱤ ᱟᱢ ᱟᱭᱳᱭ ᱡᱟᱱᱟᱢ ᱠᱟᱜ ᱢᱮ ᱠᱷᱟᱱ ᱛᱟᱦᱚᱞᱮ ᱟᱢ ᱫᱚ ᱤᱧ ᱪᱤᱠᱟᱹᱛᱮᱢ ᱡᱟᱱᱟᱢ ᱠᱤᱫᱤᱧᱟ ᱮ ᱭᱟ ᱮᱭ ᱯᱟᱜᱽᱞᱟ ᱜᱤᱫᱽᱨᱟᱹ ᱟᱢ ᱫᱚ ᱪᱮᱫ ᱮᱢ ᱞᱟᱹᱞᱟᱹᱭ ᱠᱟᱱᱟ ᱞᱟᱹᱭᱟᱹᱧ ᱢᱮᱥᱮ ᱵᱷᱟᱜᱮ ᱴᱷᱤᱠ ᱟᱢᱟᱜ ᱠᱟᱛᱷᱟ ᱠᱚ ᱟᱸᱡᱚᱢ ᱠᱟᱛᱮ ᱤᱧ ᱫᱚ ᱤᱧᱟᱹᱜ ᱵᱚᱦᱚᱜ ᱠᱚᱜᱮ ᱮᱠᱫᱚᱢ ᱪᱤᱠᱟᱹ ᱪᱟᱵᱟ ᱦᱚᱪᱚ ᱠᱮᱫ ᱛᱤᱧᱟ ᱮᱠᱫᱚᱢ ᱡᱷᱚᱛᱚᱢ ᱮᱢ ᱜᱚᱱᱰᱚᱜᱳᱞ ᱪᱟᱵᱟ ᱦᱚᱪᱚ ᱠᱮᱫ ᱛᱤᱧᱟ ᱨᱟᱹᱜᱤ ᱛᱮ ᱤᱧᱟᱹᱜ ᱱᱚᱣᱟ ᱢᱟᱭᱟᱝ ᱦᱚᱸ ᱮᱠᱫᱚᱢ ᱞᱚᱞᱚ ᱫᱚᱨᱚᱜ ᱠᱟᱱ ᱛᱤᱧᱟ ᱱᱤᱛᱚᱜ ᱡᱩᱫᱤᱧ ᱢᱚᱱᱮᱭᱟ ᱥᱮ ᱥᱤᱢ ᱞᱮᱠᱟ ᱥᱟᱵ ᱠᱟᱛᱮ ᱞᱟᱝ ᱛᱟᱣᱟᱜ ᱢᱮᱭᱟ ᱞᱟᱝ ᱵᱩᱡᱷᱟᱹᱣ ᱠᱮᱫᱟᱢ ᱥᱟᱞᱟ ᱤᱧ ᱡᱩᱫᱤ ᱵᱟᱞᱟᱝ ᱡᱟᱱᱟᱢ ᱟᱠᱟᱫ ᱢᱮᱭᱟ ᱥᱮ ᱪᱮᱫ ᱟᱢ ᱟᱭᱳ ᱫᱚᱭ ᱡᱟᱱᱟᱢ ᱟᱠᱟᱱ ᱢᱮᱭᱟ ᱟᱫᱚ ᱚᱱᱟ ᱠᱚ ᱤᱫᱤ ᱠᱟᱛᱮ ᱱᱤᱱᱟᱹᱜ ᱜᱟᱱ ᱠᱟᱛᱷᱟ ᱫᱚ ᱪᱮᱫ ᱟᱢ ᱫᱚ ᱞᱟᱹᱭ ᱠᱟᱱᱟᱭᱟ ᱤᱧ ᱥᱟᱢᱟᱱᱱᱚ ᱢᱤᱫᱴᱟᱝ ᱠᱟᱛᱷᱟ ᱞᱟᱝ ᱞᱟᱹᱭᱟᱢ ᱠᱟᱱ ᱛᱟᱦᱮᱸᱫ ᱟᱨ ᱚᱱᱟ ᱠᱷᱟᱹᱛᱤᱨ ᱜᱮ ᱱᱤᱭᱟᱹ ᱠᱟᱛᱷᱟ ᱤᱱᱟᱹᱜ ᱜᱟᱱᱮᱢ ᱟᱸᱡᱚᱢᱟᱹᱧᱟ ᱵᱟᱵᱟ ᱤᱧ ᱡᱩᱫᱤ ᱤᱧ ᱟᱭᱳ ᱡᱟᱱᱟᱢ ᱠᱟᱹᱫᱤᱧ ᱠᱷᱟᱱ ᱢᱮᱱᱠᱷᱟᱱ ᱵᱟᱵᱟ ᱤᱧ ᱟᱭᱳ ᱫᱚ ᱚᱠᱚᱭ ᱡᱟᱱᱟᱢ ᱞᱮᱫᱮᱛᱮ ᱮᱭᱟ ᱮ ᱯᱮᱱᱴᱟ ᱛᱷᱤᱨ ᱜᱚᱫᱚᱜ ᱢᱮ ᱢᱤᱫᱴᱟᱝ ᱢᱤᱫᱴᱟᱝ ᱱᱚᱣᱟ ᱟᱢᱟᱜ ᱠᱩᱠᱞᱤ ᱨᱮᱱᱟᱜ ᱛᱮᱞᱟ ᱮᱢ ᱮᱢ ᱛᱮ ᱤᱧᱟᱹᱜ ᱵᱚᱦᱚᱜ ᱠᱚᱫᱚᱢ ᱵᱟᱹᱲᱤᱡ ᱪᱟᱵᱟ ᱠᱮᱫ ᱛᱤᱧᱟ ᱵᱩᱡᱷᱟᱹᱣ ᱠᱮᱫᱟᱢ ᱤᱧ ᱫᱚ ᱟᱢᱟᱜ ᱠᱩᱠᱞᱤ ᱨᱮᱱᱟᱜ ᱢᱤᱫᱴᱟᱝ ᱛᱮᱞᱟ ᱦᱚᱸ ᱟᱫᱚ ᱚᱦᱚᱧ ᱮᱢ ᱫᱟᱲᱮ ᱠᱮᱛᱟᱢᱟ ᱵᱩᱡᱷᱟᱹᱣ ᱠᱮᱫᱟᱢ ᱥᱮ ᱵᱟᱝ ᱤᱧ ᱵᱷᱟᱜᱮ ᱵᱷᱟᱜᱮ ᱛᱮᱞᱟᱝ ᱠᱩᱞᱤ ᱞᱮᱫ ᱢᱮᱭᱟ ᱟᱢ ᱪᱮᱫᱟᱜ ᱥᱠᱩᱞ ᱠᱷᱚᱱᱮᱢ ᱦᱮᱡ ᱮᱱᱟ ᱟᱨ ᱪᱮᱫ ᱠᱷᱟᱹᱛᱤᱨ ᱜᱮ ᱵᱟᱝ ᱱᱤᱝᱠᱟᱹᱢ ᱫᱟᱹᱲ ᱠᱮᱫᱟ ᱱᱚᱣᱟ ᱠᱟᱛᱷᱟ ᱠᱚ ᱠᱩᱞᱤ ᱠᱩᱞᱤ ᱛᱮ ᱟᱢ ᱢᱟ ᱢᱤᱫᱴᱟᱝ ᱯᱚᱨᱮ ᱢᱤᱫᱴᱟᱝ ᱠᱟᱛᱷᱟᱢ ᱠᱩᱞᱤ ᱤᱫᱤᱧ ᱠᱟᱱ ᱜᱮᱭᱟ ᱦᱮᱸ ᱠᱚᱠᱞᱚ ᱜᱮᱭᱟᱢ ᱥᱮ ᱟᱢ ᱫᱚᱢ ᱥᱮᱭᱟᱱ ᱜᱮᱭᱟ ᱪᱮᱫ ᱦᱚᱸ ᱵᱟᱹᱧ ᱵᱩᱡᱷᱟᱹᱣ ᱫᱟᱲᱮᱭᱟᱜ ᱠᱟᱱ ᱫᱚ ᱟᱢᱟᱜ ᱠᱟᱛᱷᱟ ᱫᱚ ᱱᱤᱝᱠᱟᱹᱢ ᱠᱩᱞᱤ ᱞᱤᱧ ᱠᱷᱟᱱ ᱤᱧ ᱫᱚ ᱪᱮᱫ ᱤᱧ ᱢᱮᱛᱟᱢᱟ ᱤᱧ ᱫᱚ ᱟᱫᱚ ᱟᱢ ᱥᱩᱨ ᱫᱚ ᱚᱦᱚᱧ ᱛᱟᱦᱮᱸ ᱠᱚᱜᱼᱟ ᱢᱟ ᱟᱢ ᱫᱚᱢ ᱡᱟᱦᱟᱸᱭᱮᱱ ᱥᱮᱢ ᱛᱳᱥᱮᱱ ᱤᱧ ᱫᱚᱧ ᱫᱟᱹᱲ ᱞᱮᱜᱮ ᱵᱩᱡᱷᱟᱹᱣ ᱠᱮᱫᱟ ᱵᱮᱴᱟ ᱟᱢ ᱞᱮᱠᱟᱱ ᱜᱤᱫᱽᱨᱟᱹ ᱠᱚᱫᱚ ᱱᱚᱣᱟ ᱫᱤᱥᱚᱢ ᱨᱮ ᱫᱩᱱᱤᱭᱟᱹ ᱨᱮᱫᱚ ᱟᱫᱚ ᱯᱟᱞᱮᱱ ᱟᱞᱚ ᱠᱚ ᱡᱟᱱᱟᱢᱚᱜ ᱢᱟ ᱱᱚᱣᱟ ᱜᱮ ᱤᱧ ᱪᱟᱸᱫᱚ ᱵᱚᱸᱜᱟ ᱴᱷᱮᱱᱤᱧ ᱱᱮᱦᱚᱨᱚᱜ ᱠᱟᱱᱟ ᱢᱟ ᱟᱢ ᱫᱚ ᱛᱟᱦᱮᱱ ᱢᱮ ᱮᱠᱞᱟ ᱜᱮ ᱤᱧ ᱫᱩᱧ ᱫᱟᱹᱲ ᱡᱚᱝ ᱠᱟᱱᱟ ᱟᱞᱮ ᱵᱟᱵᱟ ᱦᱟᱯᱮ ᱦᱟᱯᱮ ᱦᱟᱯᱮ ᱛᱤᱸᱜᱩ ᱞᱮᱱ ᱢᱮ ᱟᱞᱚᱢ ᱞᱟᱹᱜᱤ ᱜᱚᱫᱚᱜᱼᱟ ᱪᱮᱫᱟᱜ ᱥᱮ ᱵᱟᱵᱟ ᱟᱢᱮᱢ ᱞᱟᱹᱜᱤ ᱞᱮᱱᱠᱷᱟᱱ ᱤᱧ ᱦᱚᱸ ᱟᱹᱰᱤ ᱠᱚᱥᱴᱚᱧ ᱧᱟᱢᱟ ᱤᱥᱞᱟ ᱵᱟᱭ ᱟᱸᱡᱚᱢ ᱞᱮᱫ ᱜᱮ ᱤᱧ ᱵᱟᱵᱟ ᱫᱟᱹᱲ ᱠᱮᱫ ᱜᱮᱭᱟ ᱦᱟᱯᱮ ᱦᱟᱯᱮ ᱤᱧ ᱢᱟ ᱵᱟᱹᱧ ᱯᱟᱸᱡᱟ ᱞᱮᱜᱮ ᱟᱨ ᱵᱟᱠᱷᱟᱱ ᱚᱠᱚᱭ ᱞᱟᱹᱰᱩ ᱠᱚᱭ ᱦᱟᱛᱟᱣᱟ ᱤᱧ ᱦᱚᱸ ᱵᱟᱹᱧ ᱵᱩᱡᱷᱟᱹᱣ ᱫᱟᱲᱮᱭᱟᱜ ᱠᱟᱱᱟ ᱦᱟᱯᱮ ᱦᱟᱯᱮ ᱤᱧ ᱢᱟ ᱵᱟᱹᱧ ᱯᱟᱸᱡᱟ ᱟᱹᱜᱩ ᱞᱮᱜᱮ